ᱡᱟᱦᱟᱸᱭ ᱤᱭᱩᱴᱤᱭᱩᱵᱽ ᱨᱮ ᱵᱷᱤᱰᱤᱭᱳ ᱧᱮᱞᱮ ᱫᱟᱲᱮᱭᱟᱜᱼᱟ ᱩᱱᱤ ᱦᱚᱸ ᱤᱭᱩᱴᱤᱭᱩᱵᱽ ᱠᱷᱚᱱ ᱦᱟᱡᱟᱨ ᱦᱟᱡᱟᱨ ᱰᱚᱞᱟᱨᱮ ᱠᱟᱢᱟᱣ ᱫᱟᱲᱮᱭᱟᱜᱼᱟ ᱮᱱᱰᱨᱚᱭᱮᱰ ᱯᱷᱳᱱ ᱛᱮ ᱦᱮᱸ ᱮᱠᱫᱚᱢ ᱥᱟᱹᱨᱤ ᱠᱟᱛᱷᱟ ᱱᱚᱣᱟ ᱫᱚ ᱥᱟᱱᱛᱟᱲ ᱵᱚᱭᱦᱟ ᱠᱚ ᱵᱷᱟᱹᱜᱤ ᱴᱷᱤᱠ ᱟᱸᱡᱚᱢ ᱛᱟᱵᱚᱱ ᱯᱮ ᱤᱭᱩᱴᱤᱭᱩᱵᱽ ᱨᱮ ᱵᱷᱤᱰᱤᱭᱳ ᱡᱚᱠᱷᱚᱱᱮᱢ ᱧᱮᱞ ᱫᱟᱲᱮᱭᱟᱜ ᱠᱟᱱᱟ ᱛᱟᱦᱞᱮ ᱟᱢ ᱦᱚᱸ ᱤᱭᱩᱴᱤᱭᱩᱵᱽ ᱠᱷᱚᱱ ᱦᱟᱡᱟᱨ ᱦᱟᱡᱟᱨ ᱰᱚᱞᱟᱨᱮᱢ ᱤᱱᱠᱟᱢ ᱫᱟᱲᱮᱭᱟᱜᱼᱟ ᱵᱟᱢ ᱯᱟᱹᱛᱭᱟᱹᱜ ᱠᱟᱱᱟ ᱛᱚ ᱯᱟᱹᱛᱭᱟᱹᱣ ᱦᱚᱪᱚᱭᱮᱫ ᱢᱤᱭᱟᱹᱧ ᱢᱮᱱᱠᱷᱟᱱ ᱚᱱᱟ ᱞᱟᱹᱜᱤᱫ ᱛᱮ ᱫᱟᱭᱟ ᱠᱟᱛᱮ ᱱᱚᱣᱟ ᱵᱷᱤᱰᱤᱭᱳ ᱢᱩᱪᱟᱹᱫ ᱫᱷᱟᱹᱵᱤᱡ ᱧᱮᱞ ᱢᱮ ᱯᱳᱭᱞᱳ ᱛᱮ ᱟᱢ ᱢᱤᱫᱴᱟᱝ ᱤᱭᱩᱴᱤᱭᱩᱵᱽ ᱪᱮᱱᱮᱞ ᱵᱮᱱᱟᱣ ᱦᱩᱭᱩᱜ ᱛᱟᱢᱟ ᱪᱤᱱᱛᱟᱹ ᱨᱮᱢ ᱯᱟᱲᱟᱣ ᱮᱱᱟ ᱛᱚ ᱟᱨᱮ ᱪᱤᱱᱛᱟᱹ ᱨᱮᱱᱟᱜ ᱠᱳᱱᱳ ᱠᱟᱨᱚᱱ ᱵᱟᱹᱱᱩᱜᱼᱟ ᱤᱧ ᱡᱷᱚᱛᱚᱧ ᱥᱮᱬᱟ ᱟᱢᱟ ᱪᱤᱠᱟᱹᱛᱮ ᱤᱭᱩᱴᱤᱭᱩᱵᱽ ᱪᱮᱱᱮᱞ ᱮᱢ ᱵᱮᱱᱟᱣᱟ ᱪᱤᱠᱟᱹᱛᱮ ᱵᱷᱤᱰᱤᱭᱳᱢ ᱟᱯᱞᱳᱰᱟ ᱪᱤᱠᱟᱹᱛᱮ ᱮᱰᱥᱮᱱᱥ ᱮᱠᱟᱣᱩᱱᱴ ᱮᱢ ᱵᱮᱱᱟᱣᱟ ᱪᱤᱠᱟᱹᱛᱮ ᱵᱷᱤᱰᱤᱭᱳᱢ ᱢᱚᱱᱤᱴᱟᱭᱤᱡᱟ ᱱᱚᱣᱟ ᱠᱚ ᱥᱟᱱᱟᱢᱟᱜ ᱤᱧ ᱥᱮᱬᱟ ᱟᱢᱟ ᱚᱱᱟ ᱞᱟᱹᱜᱤᱫ ᱛᱮ ᱤᱧᱟᱹᱜ ᱪᱮᱱᱮᱞ ᱥᱟᱵᱥᱠᱨᱟᱭᱤᱵᱽ ᱠᱟᱜ ᱦᱩᱭᱩᱜ ᱛᱟᱢᱟ ᱟᱨᱮ ᱵᱚᱛᱚᱨ ᱵᱟᱹᱱᱩᱜᱼᱟ ᱥᱟᱵᱥᱠᱨᱟᱭᱤᱵᱽ ᱞᱟᱹᱜᱤᱫ ᱛᱮ ᱠᱳᱱᱳ ᱴᱟᱠᱟ ᱯᱚᱭᱥᱟ ᱵᱟᱝ ᱞᱟᱜᱟᱜᱼᱟ ᱡᱮᱞ ᱦᱟᱡᱚᱛ ᱨᱮᱦᱚᱸ ᱵᱟᱠᱚ ᱥᱟᱢᱵᱟᱣ ᱢᱮᱭᱟ ᱥᱟᱵᱥᱠᱨᱟᱭᱤᱵᱽ ᱢᱟᱱᱮ ᱦᱩᱭᱩᱜ ᱠᱟᱱᱟ ᱤᱧ ᱡᱚᱠᱷᱚᱱ ᱜᱮ ᱱᱟᱣᱟ ᱵᱷᱤᱰᱤᱭᱳᱧ ᱟᱯᱞᱳᱰᱟ ᱛᱚᱠᱷᱚᱱ ᱜᱮ ᱟᱢ ᱴᱷᱮᱱ ᱠᱷᱚᱵᱚᱨ ᱪᱟᱞᱟᱜᱼᱟ ᱱᱳᱴᱤᱯᱷᱤᱠᱮᱥᱚᱱ ᱪᱟᱞᱟᱜᱼᱟ ᱡᱮ ᱥᱤᱨᱡᱚᱱ ᱚᱱᱚᱞ ᱪᱮᱱᱮᱞ ᱨᱮ ᱢᱤᱫᱴᱟᱝ ᱱᱟᱣᱟ ᱵᱷᱤᱰᱤᱭᱳ ᱟᱯᱞᱳᱰ ᱟᱠᱟᱱᱟ ᱟᱢᱮᱢ ᱧᱮᱞ ᱫᱟᱲᱮᱭᱟᱜᱼᱟ ᱢᱟ ᱛᱟᱦᱚᱞᱮ ᱪᱮᱱᱮᱞ ᱛᱮ ᱥᱟᱵᱥᱠᱨᱟᱭᱤᱵᱽ ᱠᱟᱜ ᱢᱮ ᱚᱱᱟ ᱡᱟᱦᱟᱸ ᱞᱟᱛᱟᱨ ᱨᱮ ᱟᱨᱟᱜ ᱜᱮ ᱤᱝᱨᱮᱡᱤ ᱛᱮ ᱥᱟᱵᱥᱠᱨᱟᱭᱤᱵᱽ ᱚᱞ ᱧᱮᱞᱚᱜ ᱠᱟᱱᱟ ᱚᱱᱟ ᱡᱚᱴᱮᱫᱟᱜ ᱢᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱼᱟ ᱚᱱᱟ ᱦᱚᱸ ᱡᱚᱴᱮᱫ ᱛᱟᱨᱟᱣᱟᱜ ᱢᱮ ᱤᱱᱟᱹ ᱛᱟᱭᱚᱢ ᱟᱫᱚ ᱥᱮᱬᱟ ᱞᱟᱹᱜᱤᱫ ᱵᱚᱱ ᱪᱤᱠᱟᱹᱛᱮ ᱮᱱᱰᱨᱚᱭᱮᱰ ᱢᱳᱵᱟᱭᱤᱞ ᱛᱮ ᱤᱭᱩᱴᱤᱭᱩᱵᱽ ᱪᱮᱱᱮᱞ ᱵᱮᱱᱟᱣ ᱦᱩᱭᱩᱜᱼᱟ ᱟᱨ ᱢᱤᱫᱴᱟᱝ ᱠᱟᱛᱷᱟ ᱡᱟᱦᱟᱸᱭ ᱠᱚ ᱡᱟᱦᱟᱸ ᱴᱷᱮᱱ ᱵᱟᱯᱮ ᱵᱩᱡᱽ ᱫᱟᱲᱮᱭᱟᱜ ᱠᱟᱜ ᱠᱷᱟᱱ ᱞᱟᱛᱟᱨ ᱨᱮ ᱠᱚᱢᱮᱱᱴᱥ ᱵᱚᱠᱥ ᱨᱮ ᱠᱩᱠᱞᱤ ᱚᱞ ᱠᱳᱞ ᱛᱟᱵᱚᱱ ᱯᱮ ᱛᱮᱞᱟ ᱚᱵᱚᱥᱥᱳᱭᱤᱧ ᱮᱢᱟ ᱯᱮᱭᱟ ᱤᱭᱩᱴᱤᱭᱩᱵᱽ ᱦᱩᱭᱩᱜ ᱠᱟᱱᱟ ᱱᱚᱝᱠᱟᱱ ᱢᱤᱫᱴᱟᱝ ᱡᱟᱭᱜᱟ ᱡᱟᱦᱟᱸ ᱨᱮ ᱵᱷᱤᱰᱤᱭᱳ ᱟᱯᱞᱳᱰ ᱠᱟᱜ ᱢᱮ ᱟᱨ ᱡᱮᱢᱚᱱ ᱠᱚ ᱧᱮᱞ ᱛᱟᱢᱟ ᱚᱱᱠᱟ ᱜᱮ ᱤᱱᱠᱟᱢ ᱦᱩᱭᱩᱜ ᱛᱟᱢᱟ ᱛᱚᱵᱮ ᱮᱛᱚᱦᱚᱵ ᱨᱮᱫᱚ ᱤᱱᱠᱟᱢ ᱵᱟᱝ ᱦᱩᱭᱩᱜ ᱛᱟᱢᱟ ᱴᱷᱤᱠᱤ ᱡᱚᱠᱷᱚᱱ ᱟᱢᱟᱜ ᱪᱮᱱᱮᱞ ᱨᱮ ᱫᱚᱥ ᱦᱟᱡᱟᱨ ᱵᱷᱤᱭᱩ ᱦᱩᱭᱩᱜᱼᱟ ᱛᱚᱠᱷᱚᱱ ᱠᱷᱚᱱ ᱜᱮ ᱟᱢᱟᱜ ᱤᱱᱠᱟᱢ ᱮᱛᱚᱦᱚᱵᱚᱜᱼᱟ ᱫᱚᱥ ᱦᱟᱡᱟᱨ ᱵᱷᱤᱭᱩ ᱦᱩᱭᱩᱜ ᱛᱮ ᱵᱮᱥᱤ ᱫᱤᱱ ᱥᱚᱢᱚᱭ ᱵᱟᱭ ᱦᱟᱛᱟᱣᱟ ᱡᱩᱫᱤ ᱠᱩᱲᱤᱴᱤ ᱵᱷᱤᱰᱤᱭᱳᱢ ᱟᱯᱞᱳᱰ ᱠᱟᱜᱼᱟ ᱛᱟᱦᱚᱞᱮ ᱛᱟᱦᱚᱞᱮ ᱢᱤᱢᱤᱫᱴᱟᱝ ᱵᱷᱤᱰᱤᱭᱳ ᱯᱟᱸᱪᱥᱚ ᱡᱚᱱ ᱠᱟᱛᱮᱫ ᱠᱚ ᱧᱮᱞ ᱞᱮᱠᱷᱟᱱ ᱜᱮ ᱫᱚᱥ ᱦᱟᱡᱟᱨ ᱵᱷᱤᱭᱩ ᱦᱩᱭᱩᱜᱼᱟ ᱟᱨ ᱡᱩᱫᱤ ᱯᱚᱧᱪᱟᱥᱴᱤ ᱵᱷᱤᱰᱤᱭᱳᱢ ᱟᱯᱞᱳᱰ ᱠᱟᱜᱼᱟ ᱛᱟᱦᱚᱞᱮ ᱢᱤᱢᱤᱫᱴᱟᱝ ᱵᱷᱤᱰᱤᱭᱳ ᱫᱩᱥᱚ ᱡᱚᱱ ᱠᱟᱛᱮᱫ ᱟᱨ ᱡᱩᱫᱤ ᱮᱠᱥᱚᱴᱤ ᱵᱷᱤᱰᱤᱭᱳᱢ ᱟᱯᱞᱳᱰ ᱠᱟᱜᱼᱟ ᱛᱟᱦᱚᱞᱮ ᱠᱷᱟᱱ ᱮᱠᱥᱚ ᱡᱚᱱ ᱠᱟᱛᱮᱫ ᱠᱚ ᱧᱮᱞ ᱠᱷᱟᱱ ᱜᱮ ᱫᱚᱥ ᱦᱟᱡᱟᱨ ᱵᱷᱤᱭᱩ ᱦᱩᱭᱩᱜᱼᱟ ᱛᱟᱦᱚᱞᱮ ᱠᱟᱛᱷᱟ ᱵᱟᱝ ᱵᱟᱹᱲᱛᱤ ᱠᱟᱛᱮᱫ ᱫᱮᱞᱟ ᱥᱮᱬᱟ ᱞᱮᱜᱟᱵᱚᱱ ᱢᱳᱵᱟᱭᱤᱞ ᱥᱠᱨᱤᱱ ᱨᱮ ᱯᱳᱭᱞᱳ ᱨᱮ ᱟᱢᱟᱜ ᱢᱳᱵᱟᱭᱤᱞ ᱨᱮᱱᱟᱜ ᱰᱟᱴᱟ ᱚᱱ ᱛᱟᱢ ᱤᱱᱟᱹ ᱛᱟᱭᱚᱢ ᱤᱱᱟᱹ ᱛᱟᱭᱚᱢ ᱟᱢᱟᱜ ᱵᱨᱟᱣᱡᱟᱨ ᱨᱮ ᱪᱟᱞᱟᱜ ᱢᱮ ᱡᱮᱢᱚᱱ ᱠᱨᱳᱢ ᱚᱱᱮ ᱞᱟᱛᱟᱨ ᱨᱮ ᱪᱤᱱᱦᱟᱹ ᱨᱟᱠᱟᱵ ᱠᱟᱱ ᱴᱷᱤᱠ ᱚᱸᱰᱮ ᱞᱤᱱ ᱢᱮ ᱤᱱᱟᱹ ᱛᱟᱭᱚᱢ ᱚᱸᱰᱮ ᱚᱞ ᱢᱮ ᱰᱟᱵᱞᱩ ᱰᱟᱵᱞᱩ ᱰᱚᱴ ᱤᱭᱩᱴᱤᱭᱩᱵᱽ ᱰᱚᱴ ᱠᱚᱢ ᱤᱱᱟᱹ ᱛᱟᱭᱚᱢ ᱚᱱᱟ ᱡᱚᱡᱚᱢ ᱛᱤ ᱞᱟᱛᱟᱨ ᱫᱷᱟᱨᱮ ᱨᱮ ᱜᱳᱨ ᱟᱹᱞᱤᱱ ᱢᱮ ᱤᱱᱟᱹ ᱛᱟᱭᱚᱢ ᱛᱷᱚᱲᱟ ᱡᱩᱢ ᱧᱚᱜ ᱢᱮ ᱡᱩᱢ ᱠᱟᱛᱮᱫ ᱞᱮᱸᱜᱟ ᱛᱤ ᱪᱮᱛᱟᱱ ᱫᱷᱟᱨᱮ ᱯᱮᱭᱟ ᱞᱟᱭᱤᱱ ᱧᱮᱞᱚᱜ ᱠᱟᱱᱟ ᱚᱸᱰᱮ ᱞᱤᱱ ᱢᱮ ᱚᱱᱟ ᱞᱤᱱ ᱛᱟᱭᱚᱢ ᱧᱮᱞ ᱢᱮ ᱡᱩᱫᱤ ᱚᱸᱰᱮ ᱢᱟᱭ ᱪᱮᱱᱮᱞ ᱵᱚᱞᱮ ᱚᱯᱥᱮᱱ ᱦᱤᱡᱩᱜᱼᱟ ᱚᱱᱮ ᱚᱱᱟ ᱛᱟᱦᱚᱞᱮ ᱠᱷᱟᱱ ᱫᱚ ᱢᱮᱱᱢᱮ ᱴᱷᱤᱠ ᱜᱮᱭᱟ ᱟᱨ ᱡᱩᱫᱤ ᱢᱟᱭ ᱪᱮᱱᱮᱞ ᱵᱚᱞᱮ ᱚᱯᱥᱮᱱ ᱵᱟᱝ ᱦᱤᱡᱩᱜ ᱠᱟᱱᱟ ᱛᱟᱦᱚᱞᱮ ᱠᱷᱟᱱ ᱫᱚ ᱚᱱᱮ ᱡᱚᱡᱚᱢ ᱛᱤ ᱪᱮᱛᱟᱱ ᱫᱷᱟᱨᱮ ᱨᱮ ᱯᱮᱭᱟ ᱰᱚᱴ ᱪᱤᱱᱦᱚ ᱢᱮᱱᱟᱜᱼᱟ ᱚᱸᱰᱮ ᱞᱤᱱ ᱢᱮ ᱚᱸᱰᱮ ᱞᱤᱱ ᱠᱟᱛᱮᱫ ᱪᱮᱛᱟᱱ ᱛᱷᱚᱲᱟ ᱨᱟᱠᱟᱵ ᱧᱚᱜ ᱢᱮ ᱚᱱᱮ ᱚᱱᱟ ᱪᱚᱣᱠᱟ ᱡᱟᱭᱜᱟ ᱨᱮ ᱞᱤᱱᱟᱜ ᱢᱮ ᱟᱨ ᱡᱩᱫᱤ ᱦᱟᱸᱰᱮ ᱞᱤᱱ ᱛᱮ ᱢᱟᱭ ᱪᱮᱱᱮᱞ ᱦᱤᱡᱩᱜ ᱠᱟᱱᱟ ᱛᱟᱦᱚᱞᱮ ᱱᱚᱸᱰᱮ ᱞᱤᱱ ᱨᱮᱱᱟᱜ ᱫᱚ ᱠᱳᱱᱳ ᱯᱨᱚᱭᱳᱡᱚᱱ ᱵᱟᱹᱱᱩᱜᱼᱟ

ᱡᱤᱢᱮᱞ ᱟᱭᱰᱤ ᱠᱷᱩᱞᱟᱹᱣ ᱥᱚᱢᱚᱭ ᱡᱟᱦᱟᱸ ᱧᱩᱛᱩᱢ ᱮᱢ ᱠᱟᱫᱟ ᱟᱢ ᱚᱱᱟ ᱧᱩᱛᱩᱢ ᱱᱚᱰᱮᱢ ᱯᱟᱞᱴᱟᱣ ᱦᱚᱸᱢ ᱯᱟᱞᱴᱟᱣ ᱫᱟᱲᱮᱭᱟᱜᱼᱟ ᱛᱟᱨᱯᱚᱨᱮ ᱚᱱᱟ ᱞᱟᱛᱟᱨ ᱨᱮ ᱠᱨᱤᱭᱮᱴ ᱮ ᱪᱮᱱᱮᱞ ᱠᱨᱤᱭᱮᱴ ᱪᱮᱱᱮᱞ ᱨᱮ ᱞᱤᱱ ᱦᱩᱭᱩᱜ ᱛᱟᱢᱟ ᱵᱟᱥ ᱪᱮᱱᱮᱞ ᱫᱚ ᱢᱚᱴᱟᱢᱩᱴᱤ ᱵᱮᱱᱟᱣ ᱟᱠᱟᱱᱟ ᱟᱫᱚ ᱪᱮᱱᱮᱞ ᱟᱭᱠᱚᱱ ᱞᱟᱜᱟᱣ ᱞᱟᱹᱜᱤᱫ ᱛᱮ ᱡᱮ ᱠᱳᱱᱳ ᱪᱷᱚᱵᱤᱢ ᱞᱟᱜᱟᱣ ᱫᱟᱲᱮᱭᱟᱜᱼᱟ ᱟᱢᱨᱮᱱ ᱪᱷᱚᱵᱤᱢ ᱞᱟᱜᱟᱣ ᱫᱟᱲᱮᱭᱟᱜᱼᱟ ᱵᱟᱦᱟ ᱫᱟᱨᱮ ᱡᱟᱦᱟᱱᱟᱜ ᱠᱚᱜᱮᱢ ᱞᱟᱜᱟᱣ ᱫᱟᱲᱮᱭᱟᱜᱼᱟ ᱚᱱᱟ ᱪᱮᱱᱮᱞ ᱟᱭᱠᱚᱱ ᱦᱤᱥᱟᱹᱵ ᱛᱮ ᱱᱚᱰᱮ ᱞᱤᱱ ᱢᱮ ᱚᱱᱟ ᱛᱟᱭᱚᱢ ᱱᱚᱜᱼᱚ ᱱᱚᱝᱠᱟ ᱢᱤᱫᱴᱟᱝ ᱡᱤᱱᱤᱥ ᱦᱤᱡᱩᱜᱼᱟ ᱚᱱᱟ ᱮᱰᱤᱴ ᱚᱞ ᱧᱮᱞᱚᱜ ᱠᱟᱱᱟ ᱚᱱᱟ ᱚᱱᱟ ᱮᱰᱤᱴ ᱨᱮ ᱞᱤᱱᱟ ᱦᱩᱭᱩᱜᱼᱟ ᱮᱰᱤᱴ ᱨᱮ ᱞᱤᱱ ᱞᱮᱠᱷᱟᱱ ᱜᱮ

ᱛᱟᱨᱯᱚᱨᱮ ᱨᱤᱥᱟᱨᱪ ᱥᱟᱹᱛ ᱠᱟᱛᱮᱫ ᱦᱟᱱᱮ ᱪᱮᱛᱟᱱ ᱨᱮ ᱰᱟᱱ ᱚᱞ ᱧᱮᱞᱚᱜ ᱠᱟᱱᱟ ᱴᱷᱤᱠ ᱚᱱᱟ ᱰᱟᱱ ᱨᱮ ᱞᱤᱱᱟ ᱢᱮ ᱵᱟᱥ ᱟᱢᱟᱜ ᱪᱮᱱᱮᱞ ᱵᱮᱱᱟᱣ ᱫᱚ ᱢᱚᱴᱟᱢᱩᱴᱤ ᱦᱩᱭ ᱠᱟᱱᱟ ᱪᱮᱱᱮᱞ ᱵᱮᱱᱟᱣ ᱥᱟᱹᱛ ᱦᱩᱭ ᱠᱟᱱᱟ ᱵᱮᱠ ᱠᱟᱛᱮ ᱩᱰᱩᱠᱚᱜ ᱢᱮ ᱟᱥᱚᱜ ᱤᱧ ᱱᱚᱣᱟ ᱵᱷᱤᱰᱤᱭᱳ ᱧᱮᱞ ᱠᱟᱛᱮ ᱥᱮᱬᱟ ᱠᱮᱫ ᱟᱢ ᱡᱮ ᱪᱮᱠᱟᱛᱮ ᱤᱭᱩᱴᱤᱭᱩᱵᱽ ᱪᱮᱱᱮᱞ ᱵᱮᱱᱟᱜᱼᱟ ᱟᱨ ᱵᱷᱤᱰᱤᱭᱳ ᱛᱮ ᱡᱩᱫᱤᱢ ᱠᱩᱥᱤᱭᱟᱜ ᱠᱷᱟᱱ ᱢᱤᱫᱴᱮᱱ ᱞᱟᱭᱤᱠ ᱚᱵᱚᱥᱥᱳᱭ ᱮᱢᱟᱜ ᱢᱮ ᱟᱨ ᱪᱮᱱᱮᱞ ᱨᱮ ᱵᱷᱤᱰᱤᱭᱳ ᱪᱮᱠᱟᱛᱮᱢ ᱟᱯᱞᱳᱰᱟ ᱚᱱᱟ ᱥᱮᱬᱟᱭ ᱞᱟᱹᱜᱤᱫ ᱠᱷᱟᱱ ᱱᱚᱣᱟ ᱡᱟᱦᱟᱸ ᱥᱠᱨᱤᱱ ᱨᱮ ᱵᱷᱤᱰᱤᱭᱳ ᱧᱮᱞᱚᱜ ᱠᱟᱱᱟ ᱚᱱᱟᱨᱮ ᱡᱚᱴᱮᱫ ᱟᱢ ᱯᱩᱨᱟᱹ ᱵᱷᱤᱰᱤᱭᱳ ᱧᱮᱞ ᱞᱟᱹᱜᱤᱫ ᱟᱹᱰᱤ ᱟᱹᱰᱤ ᱥᱟᱨᱦᱟᱣ ᱢᱟ ᱛᱟᱦᱞᱮ ᱟᱨᱦᱚᱸ ᱧᱟᱯᱟᱢ ᱦᱩᱭᱩᱜᱼᱟ ᱯᱚᱨᱮᱨ ᱵᱷᱤᱰᱤᱭᱳ ᱨᱮ ᱴᱟᱴᱟ